ᱥᱮᱴᱮᱨᱤᱱᱟᱹᱧ ᱟᱨᱦᱚᱸ ᱟᱯᱮ ᱴᱷᱮᱱ ᱤᱧ ᱜᱮ ᱜᱩᱨᱤᱡ ᱵᱚᱦᱚᱜ ᱚᱱᱚᱞᱤᱭᱟᱹ ᱨᱟᱵᱚᱲᱤᱧ ᱠᱟᱱ ᱫᱚᱢ ᱢᱤᱥᱴᱟᱨ ᱨᱟᱵᱚᱲ ᱫᱟᱫᱟ ᱧᱮᱧᱮᱞᱤᱭᱟᱹ ᱠᱚ ᱴᱷᱮᱱ ᱟᱨᱫᱟᱥ ᱫᱟᱭᱟ ᱠᱟᱛᱮ ᱱᱚᱣᱟ ᱠᱩᱫᱩᱢ ᱟᱸᱡᱚᱢ ᱢᱟᱲᱟᱝ ᱨᱮ ᱦᱮᱰᱯᱷᱳᱱ ᱵᱮᱵᱚᱦᱟᱨ ᱛᱟᱵᱚᱱ ᱯᱮ ᱪᱮᱫᱟᱜ ᱥᱮ ᱱᱚᱣᱟ ᱫᱚ ᱨᱟᱵᱚᱲ ᱫᱟᱫᱟᱣᱟᱜ ᱠᱩᱫᱩᱢ ᱠᱟᱱᱟ ᱚᱱᱟᱛᱮ ᱱᱚᱣᱟ ᱠᱩᱫᱩᱢ ᱠᱚ ᱯᱟᱲᱦᱟᱣ ᱥᱮ ᱟᱸᱡᱚᱢ ᱚᱠᱛᱚ ᱦᱤᱨᱠᱷᱟᱹ ᱟᱨ ᱟᱹᱲᱤᱥ ᱜᱮ ᱵᱩᱡᱷᱟᱹᱜᱼᱟ ᱢᱚᱱᱮ ᱨᱮ ᱢᱮᱱᱠᱷᱟᱱ ᱱᱚᱣᱟ ᱨᱮᱱᱟᱜ ᱛᱮᱞᱟ ᱛᱮᱫ ᱟᱸᱡᱚᱢ ᱛᱟᱭᱚᱢ ᱵᱟᱝ ᱫᱚ ᱫᱩᱠ ᱵᱟᱝ ᱫᱚ ᱡᱷᱩᱠ ᱵᱟᱝ ᱫᱚ ᱥᱩᱠ ᱵᱟᱝ ᱫᱚ ᱦᱤᱨᱠᱷᱟᱹ ᱵᱟᱝ ᱫᱚ ᱦᱤᱥᱠᱟᱹ ᱯᱮ ᱵᱩᱡᱷᱟᱹᱣᱟ ᱚᱱᱟ ᱫᱚ ᱞᱟᱛᱟᱨ ᱨᱮ ᱠᱚᱢᱮᱱᱴ ᱵᱚᱠᱥ ᱨᱮ ᱚᱞ ᱠᱩᱞ ᱛᱟᱵᱚᱱ ᱯᱮ ᱟᱫᱚ ᱫᱮᱞᱟ ᱠᱩᱫᱩᱢ ᱛᱮᱫ ᱵᱚᱱ ᱟᱸᱡᱚᱢ ᱞᱮᱜᱮ ᱪᱮᱫ ᱚᱱᱠᱟᱱ ᱡᱤᱱᱤᱥ ᱫᱚ ᱡᱟᱦᱟᱸ ᱫᱚ ᱢᱟᱲᱟᱝ ᱨᱮᱫᱚ ᱵᱟᱨ ᱤᱧᱪᱤ ᱜᱟᱱ ᱛᱟᱦᱮᱱᱟ ᱠᱩᱲᱤ ᱠᱚᱣᱟᱜ ᱞᱟᱹᱵᱤᱫ ᱛᱤ ᱨᱮᱱᱟᱜ ᱡᱚᱴᱮᱫ ᱛᱮ ᱪᱷᱚᱭ ᱥᱟᱛ ᱤᱧᱪᱤ ᱜᱟᱱ ᱞᱟᱹᱴᱩᱜᱼᱟ ᱟᱨ ᱢᱤᱫ ᱫᱷᱟᱣ ᱪᱮᱫ ᱚᱱᱠᱟᱱ ᱡᱤᱱᱤᱥ ᱫᱚ ᱡᱟᱦᱟᱸ ᱫᱚ ᱢᱟᱲᱟᱝ ᱨᱮᱫᱚ ᱵᱟᱨ ᱤᱧᱪᱤ ᱜᱟᱱ ᱛᱟᱦᱮᱱᱟ ᱠᱩᱲᱤ ᱠᱚᱣᱟᱜ ᱞᱟᱹᱵᱤᱫ ᱛᱤ ᱨᱮᱱᱟᱜ ᱡᱚᱴᱮᱫ ᱛᱮ ᱪᱷᱚᱭ ᱥᱟᱛ ᱤᱧᱪᱤ ᱜᱟᱱ ᱞᱟᱹᱴᱩᱜᱼᱟ ᱢᱟᱥᱮ ᱨᱟᱵᱚᱲ ᱨᱟᱵᱚᱲ ᱠᱟᱛᱮ ᱵᱟᱝᱟ ᱵᱟᱝᱟ ᱵᱚᱦᱚᱜ ᱜᱟᱫᱩᱨ ᱜᱟᱫᱩᱨ ᱠᱟᱛᱮ ᱩᱭᱦᱟᱹᱨ ᱠᱟᱛᱮ ᱞᱟᱹᱭ ᱛᱟᱵᱚᱱ ᱯᱮ ᱱᱚᱣᱟ ᱨᱮᱱᱟᱜ ᱛᱮᱞᱟ ᱫᱚ ᱪᱮᱫ ᱦᱩᱭ ᱫᱟᱲᱮᱭᱟᱜᱼᱟ ᱟᱨ ᱡᱩᱫᱤ ᱡᱟᱦᱟᱸᱭ ᱠᱚ ᱵᱟᱯᱮ ᱨᱟᱵᱚᱲ ᱫᱟᱲᱮᱭᱟᱜ ᱠᱟᱱᱟ ᱛᱟᱦᱚᱞᱮ ᱠᱷᱟᱱ ᱛᱮᱞᱟ ᱫᱚ ᱤᱧ ᱜᱤᱧ ᱞᱟᱹᱭᱮᱫ ᱛᱟᱵᱚᱱᱟ ᱛᱚᱵᱮ ᱛᱮᱞᱟ ᱞᱟᱹᱭ ᱢᱟᱲᱟᱝ ᱤᱧ ᱞᱟᱹᱭ ᱞᱮᱜᱮ ᱡᱟᱦᱟᱸᱭ ᱠᱚ ᱡᱩᱫᱤ ᱱᱚᱣᱟ ᱪᱮᱱᱮᱞ ᱵᱟᱯᱮ ᱨᱟᱵᱚᱲ ᱟᱠᱟᱫ ᱛᱟᱵᱚᱱᱟ ᱩᱱᱠᱩ ᱫᱚ ᱞᱚᱜᱚᱱ ᱥᱟᱵᱥᱠᱨᱟᱭᱤᱵ ᱚᱞ ᱨᱮ ᱨᱟᱵᱚᱲ ᱠᱟᱛᱮ ᱞᱟᱲᱟᱝ ᱞᱟᱲᱟᱝ ᱦᱤᱞᱟᱹᱣ ᱟᱛᱟᱵᱚᱱ ᱯᱮ ᱪᱮᱫᱟᱜ ᱥᱮ ᱤᱧ ᱯᱨᱟᱭ ᱜᱮ ᱱᱚᱝᱠᱟᱱ ᱠᱩᱫᱩᱢ ᱤᱧ ᱟᱯᱞᱳᱰᱟ ᱡᱟᱦᱟᱸ ᱫᱚ ᱟᱸᱡᱚᱢ ᱠᱟᱛᱮ ᱢᱚᱱᱮ ᱡᱤᱣᱤ ᱨᱮ ᱨᱟᱵᱚᱲ ᱨᱟᱵᱚᱲ ᱯᱮ ᱵᱩᱡᱷᱟᱹᱣᱟ ᱢᱮᱱᱛᱮᱧ ᱢᱚᱱᱮᱭᱟ ᱢᱟ ᱛᱟᱦᱚᱞᱮ ᱨᱟᱵᱚᱲ ᱜᱚᱫ ᱛᱟᱵᱚᱱ ᱯᱮ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱨᱩᱴᱤ᱾ ᱦᱮᱸ ᱦᱮᱸ ᱨᱩᱴᱤ ᱜᱮ᱾ ᱵᱷᱤᱛᱤᱨ ᱠᱟᱛᱷᱟ, ᱧᱮᱞ ᱛᱟᱵᱚᱱ ᱯᱮ, ᱨᱩᱴᱤ ᱡᱩᱛ ᱢᱟᱲᱟᱝ ᱡᱟᱦᱟᱸ ᱠᱚ ᱰᱚᱸᱵᱚᱜᱟ ᱚᱱᱟ ᱫᱚ ᱵᱟᱨ ᱤᱧᱪᱤ ᱜᱟᱱ ᱜᱮ ᱛᱟᱦᱮᱸᱱᱟ᱾ ᱟᱨ ᱚᱱᱟ ᱰᱚᱸᱵᱚᱜ ᱜᱮ ᱨᱤᱫ ᱨᱤᱫ ᱛᱮ ᱡᱚᱴᱮᱫ ᱡᱚᱴᱮᱫ ᱛᱮ ᱪᱷᱚᱭ ᱥᱟᱛ ᱤᱧᱪᱤ ᱠᱚ ᱞᱟᱹᱴᱩᱭᱟ᱾ ᱟᱨ ᱨᱩᱴᱤ ᱫᱚ ᱥᱟᱫᱷᱟᱨᱚᱱᱛᱚ ᱠᱩᱲᱤ ᱦᱚᱯᱚᱱ ᱜᱮᱠᱚ ᱵᱮᱱᱟᱣᱟ᱾ ᱢᱟ ᱛᱟᱦᱞᱮ ᱠᱩᱫᱩᱢ ᱛᱮᱫ ᱵᱚᱱ ᱠᱩᱥᱤᱭᱟᱫ ᱠᱷᱟᱱ ᱢᱤᱫᱴᱟᱝ ᱞᱟᱭᱤᱠ ᱟᱨ ᱨᱟᱵᱚᱲ ᱜᱟᱱᱚᱜ ᱠᱚ ᱴᱷᱮᱱ ᱥᱮᱭᱟᱨ ᱫᱚ ᱟᱞᱚ ᱵᱚᱱ ᱦᱤᱲᱤᱧ ᱢᱟ᱾ ᱪᱮᱞᱮ ᱨᱟᱵᱚᱲ ᱞᱮᱠᱟᱢ ᱟᱹᱭᱠᱟᱹᱣ ᱠᱮᱫᱟ ᱥᱮ